ᱡᱚᱦᱟᱨ ᱜᱮ ᱫᱤᱥᱚᱢ ᱯᱮᱲᱟ ᱠᱚ ᱱᱚᱣᱟ ᱜᱟᱶᱛᱟ ᱞᱟᱭᱵᱨᱮᱨᱤ ᱟᱯᱮ ᱥᱟᱱᱟᱢ ᱠᱚᱣᱟᱜ ᱥᱟᱹᱜᱩᱱ ᱫᱟᱨᱟᱢ ᱟᱨ ᱛᱮᱦᱮᱧ ᱫᱚᱵᱚᱱ ᱦᱮᱡ ᱥᱮᱴᱮᱨ ᱟᱠᱟᱱᱟ ᱡᱟᱦᱟᱸ ᱜᱚᱱᱰᱟᱱᱟᱴᱟ ᱴᱟᱣᱟᱨ ᱯᱟᱛᱟ ᱡᱟᱦᱟᱸ ᱩᱥᱟᱹᱨ ᱟᱲᱮ ᱯᱟᱛᱟ ᱱᱟᱦᱟᱜ ᱡᱟᱦᱟᱸ ᱜᱚᱱᱰᱟᱱᱟᱴᱟ ᱨᱮᱠᱚ ᱥᱟᱯᱲᱟᱣ ᱠᱟᱜᱼᱟ ᱚᱸᱰᱮ ᱜᱮᱵᱚᱱ ᱦᱮᱡ ᱥᱮᱴᱮᱨ ᱠᱟᱱᱟ ᱟᱨ ᱚᱸᱰᱮ ᱡᱟᱦᱟᱸ ᱛᱤᱱᱟᱹᱜ ᱟᱵᱚ ᱜᱟᱶᱛᱟ ᱞᱟᱹᱭ ᱯᱟᱦᱴᱟ ᱥᱮᱫ ᱠᱷᱚᱱ ᱡᱟᱦᱟᱱᱟᱜ ᱠᱩᱠᱞᱤ ᱠᱚᱵᱚᱱ ᱟᱹᱜᱩ ᱠᱟᱜᱼᱟ ᱚᱱᱟ ᱠᱩᱠᱞᱤ ᱠᱚ ᱩᱱᱠᱩ ᱦᱮᱡ ᱥᱮᱴᱮᱨ ᱟᱠᱟᱱ ᱵᱚᱭᱦᱟ ᱢᱤᱥᱤ ᱥᱟᱶᱛᱮ ᱟᱭᱳ ᱠᱚᱴᱷᱮᱱ ᱵᱚᱱ ᱫᱚᱦᱚᱭᱟ ᱟᱨ ᱚᱱᱟ ᱠᱩᱠᱞᱤ ᱨᱮᱱᱟᱜ ᱛᱮᱞᱟ ᱠᱚᱵᱚᱱ ᱟᱸᱡᱚᱢ ᱥᱟᱸᱜᱮᱭᱟ ᱟᱵᱚ ᱫᱚ ᱱᱟᱣᱟ ᱥᱮᱨᱢᱟ ᱚᱠᱟ ᱦᱤᱞᱳᱜ ᱵᱚᱱ ᱢᱟᱱᱟᱣᱟ ᱟᱨ ᱢᱤᱫᱴᱟᱱ ᱠᱩᱠᱞᱤ ᱛᱟᱦᱮᱱ ᱠᱟᱱᱟ ᱢᱤᱫ ᱠᱷᱚᱱ ᱜᱮᱞ ᱦᱟᱹᱵᱤᱡ ᱥᱟᱱᱛᱟᱲᱤ ᱛᱮ ᱪᱮᱫ ᱞᱮᱠᱟ ᱵᱚᱱ ᱞᱮᱠᱷᱟᱭᱟ

ᱱᱚᱰᱮ ᱱᱩᱠᱤᱱ ᱫᱤᱫᱤ ᱛᱤᱠᱤᱱ ᱟᱹᱰᱤ ᱠᱤᱱ ᱠᱳᱥᱤᱥ ᱟᱠᱟᱫ ᱦᱟᱱᱟ ᱞᱟᱹᱭ ᱨᱮᱱᱟᱜ ᱜᱮ ᱛᱚ ᱦᱟᱯᱮ ᱠᱤᱱ ᱞᱟᱹᱭ ᱫᱟᱲᱮᱭᱟᱜ ᱠᱟᱱᱟ ᱥᱮ ᱵᱟᱝ ᱦᱟᱱᱟ ᱛᱟᱺᱜᱤ ᱟᱠᱟᱫ ᱠᱤᱱᱟ ᱵᱚᱱ

ᱱᱚᱰᱮ ᱦᱮᱡ ᱠᱟᱛᱮ ᱛᱤᱱᱟᱹᱜ ᱨᱟᱹᱥᱠᱟᱹ ᱯᱮ ᱵᱩᱡᱷᱟᱹᱣ ᱮᱜᱼᱟ? ᱵᱟᱯᱮ ᱨᱚᱲ ᱫᱟᱲᱮᱭᱟᱜᱼᱟ ᱟᱪᱪᱷᱟ ᱟᱪᱪᱷᱟ ᱴᱷᱤᱠ ᱜᱮᱭᱟ ᱛᱚᱵᱮ ᱱᱩᱠᱩ ᱦᱚᱲ ᱱᱚᱣᱟ ᱵᱷᱤᱰᱭᱳ ᱡᱩᱫᱤ ᱯᱮ ᱠᱩᱥᱤ ᱠᱟᱣᱫᱟ ᱮᱱᱠᱷᱟᱱ ᱞᱟᱭᱤᱠ ᱥᱮᱭᱟᱨ ᱠᱚᱢᱮᱱᱴ ᱟᱞᱚ ᱯᱮ ᱦᱤᱲᱤᱧᱟ ᱟᱨ ᱡᱟᱦᱟᱸᱭ ᱡᱩᱫᱤ ᱱᱚᱣᱟ ᱪᱮᱱᱮᱞ ᱨᱮᱯᱮ ᱱᱟᱣᱟ ᱜᱮᱭᱟ ᱮᱱᱠᱷᱟᱱ ᱱᱚᱣᱟ ᱪᱮᱱᱮᱞ ᱥᱟᱵᱥᱠᱨᱟᱭᱤᱵᱽ ᱠᱟᱜ ᱯᱮ ᱱᱚᱝᱠᱟᱱᱟᱜ ᱥᱟᱹᱜᱟᱹᱭ ᱵᱟᱵᱚᱫ ᱠᱩᱠᱞᱤ ᱥᱮ ᱮᱢᱟᱱ ᱛᱮᱭᱟᱜ ᱱᱚᱝᱠᱟᱱᱟᱜ ᱠᱩᱠᱞᱤ ᱠᱚ ᱛᱟᱦᱮᱱ ᱛᱟᱵᱚᱱᱟ ᱥᱟᱱᱛᱟᱲ ᱥᱟᱶᱛᱟ ᱨᱮᱱᱟᱜ ᱱᱚᱣᱟ ᱠᱚᱨᱮᱱᱟᱜ ᱠᱩᱠᱞᱤ ᱠᱚ ᱵᱟᱰᱟᱭ ᱥᱮ ᱠᱩᱠᱞᱤ ᱠᱚᱨᱮᱱᱟᱜ ᱛᱮᱞᱟ ᱠᱚ ᱵᱟᱰᱟᱭ ᱞᱟᱹᱜᱤᱫ ᱛᱮ ᱱᱚᱣᱟ ᱪᱮᱱᱮᱞ ᱥᱟᱞᱟᱜ ᱥᱟᱹᱜᱟᱹᱭ ᱵᱚᱱ ᱫᱚᱦᱚ ᱠᱟᱜ ᱢᱟ ᱢᱮᱱ ᱫᱚᱵᱚᱱ ᱥᱟᱵᱥᱠᱨᱟᱭᱤᱵᱽ ᱠᱟᱜ ᱢᱟ ᱟᱨ ᱥᱟᱵᱥᱠᱨᱟᱭᱤᱵᱽ ᱪᱮᱱᱮᱞ ᱥᱟᱵᱥᱠᱨᱟᱭᱤᱵᱽ ᱥᱟᱶ ᱥᱟᱶᱛᱮ ᱚᱱᱟ ᱜᱷᱚᱱᱴᱤ ᱦᱚᱸᱵᱚᱱ ᱫᱟᱵᱟᱣ ᱠᱟᱜ ᱢᱟ ᱟᱨ ᱚᱞ ᱵᱚᱴᱚᱱ ᱦᱚᱸᱵᱚᱱ ᱚᱱ ᱠᱟᱜ ᱢᱟ ᱮᱸᱰᱮᱠᱷᱟᱱ ᱥᱟᱱᱟᱢ ᱠᱷᱚᱱ ᱢᱟᱲᱟᱝ ᱨᱮ ᱤᱧᱟᱹᱜ ᱵᱷᱤᱰᱭᱳ ᱧᱟᱢ ᱞᱟᱹᱜᱤᱫ ᱛᱮ ᱱᱚᱣᱟ ᱪᱮᱱᱮᱞ ᱥᱟᱶ ᱥᱟᱹᱜᱟᱹᱭ ᱫᱚᱦᱚᱭ ᱛᱟᱵᱚᱱ ᱯᱮ ᱟᱵᱚ ᱫᱚ ᱚᱠᱟ ᱦᱤᱞᱳᱜ ᱱᱟᱣᱟ ᱥᱮᱨᱢᱟ ᱵᱚᱱ ᱢᱟᱱᱟᱣᱟ ᱱᱟᱣᱟ ᱥᱮᱨᱢᱟ ᱫᱚ ᱢᱟᱱᱟᱣ ᱟᱵᱚᱱ ᱢᱟᱜᱽ ᱢᱩᱞᱩᱜ ᱨᱮ ᱢᱟᱜᱽ ᱢᱩᱞᱩᱜ ᱨᱮ ᱟᱵᱚ ᱫᱚ ᱱᱟᱣᱟ ᱥᱮᱨᱢᱟ ᱵᱚᱱ ᱢᱟᱱᱟᱣᱟ ᱱᱚᱣᱟ ᱫᱚ ᱦᱟᱸᱜ ᱥᱟᱱᱛᱟᱲᱤ ᱛᱮ ᱡᱟᱦᱟᱱᱟᱜ ᱠᱚ ᱢᱮᱱ ᱠᱟᱜᱼᱟ ᱟᱨ ᱱᱚᱣᱟ ᱠᱚᱫᱚ ᱦᱟᱸᱜ ᱥᱳᱥᱟᱞ ᱢᱤᱰᱤᱭᱟ ᱨᱮᱜᱮ ᱠᱟᱹᱴᱤᱡ ᱵᱚᱱ ᱧᱮᱞ ᱧᱚᱜ ᱠᱟᱜᱼᱟ ᱥᱟᱶᱛᱮ ᱜᱟᱹᱠᱷᱩᱲᱟᱱ ᱠᱚ ᱥᱟᱞᱟᱜ ᱜᱟᱞᱚᱪ ᱦᱩᱭ ᱠᱟᱱᱟ ᱟᱫᱚ ᱚᱱᱟ ᱞᱮᱠᱟ ᱛᱮᱜᱮ ᱦᱟᱸᱜ ᱚᱱᱟ ᱨᱮᱱᱟᱜ ᱛᱮᱞᱟ ᱫᱚ ᱱᱚᱣᱟ ᱵᱚᱱ ᱯᱟᱸᱡᱟ ᱩᱰᱩᱠ ᱠᱟᱜᱼᱟ ᱢᱤᱫ ᱠᱷᱚᱱ ᱜᱮᱞ ᱦᱟᱹᱵᱤᱡ ᱪᱮᱫ ᱞᱮᱠᱟ ᱵᱚᱱ ᱞᱮᱠᱷᱟᱭᱟ ᱚᱱᱟ ᱨᱮᱱᱟᱜ ᱛᱮᱞᱟ ᱫᱚ ᱦᱩᱭᱩᱜ ᱠᱟᱱᱟ ᱢᱤᱫ ᱵᱟᱨ ᱯᱮ ᱯᱩᱱ ᱢᱚᱬᱮ ᱛᱩᱨᱩᱭ ᱮᱭᱟᱭ ᱤᱨᱟᱹᱞ ᱟᱨᱮ ᱜᱮᱞ ᱱᱚᱜᱼᱚ ᱱᱚᱝᱠᱟ ᱵᱚᱱ ᱞᱮᱠᱷᱟᱭᱟ ᱟᱨ ᱢᱤᱫᱴᱟᱝ ᱡᱟᱦᱟᱸ ᱠᱩᱠᱞᱤ ᱛᱟᱦᱮᱸ ᱠᱟᱱᱟ ᱟᱢ ᱢᱟᱢᱚ ᱟᱡ ᱥᱟᱸᱜᱟᱛ ᱠᱩᱲᱤᱭᱤᱡ ᱦᱚᱢᱚᱱ ᱛᱮᱫ ᱠᱚᱲᱟ ᱫᱚᱢ ᱪᱤᱞᱤ ᱟᱭᱟ ᱟᱢ ᱢᱟᱢᱚ ᱟᱡ ᱥᱟᱸᱜᱟᱛ ᱠᱩᱲᱤᱭᱤᱡ ᱦᱚᱢᱚᱱ ᱛᱮᱫ ᱠᱩᱲᱤ ᱢᱤᱫᱴᱟᱝ ᱜᱮᱭᱟᱭ ᱱᱩᱭ ᱫᱚᱢ ᱪᱤᱞᱤ ᱟᱭᱟ ᱡᱮ ᱱᱚᱣᱟ ᱨᱮᱱᱟᱝ ᱛᱮᱞᱟ ᱫᱚ ᱦᱩᱭᱩᱜ ᱠᱟᱱᱟ ᱠᱚᱲᱟ ᱯᱟᱦᱴᱟ ᱡᱟᱦᱟᱸᱭ ᱴᱷᱮᱱ ᱠᱩᱠᱞᱤ ᱫᱚᱦᱚ ᱦᱩᱭ ᱠᱟᱱᱟ ᱦᱟᱸᱜ ᱚᱱᱟ ᱨᱮᱱᱟᱜ ᱛᱮᱞᱟ ᱫᱚ ᱟᱢ ᱜᱮ ᱟᱨ ᱠᱩᱲᱤ ᱯᱟᱦᱴᱟ ᱦᱚᱸ ᱡᱟᱦᱟᱸᱭ ᱴᱷᱮᱱ ᱠᱩᱠᱞᱤ ᱫᱚᱦᱚ ᱦᱩᱭ ᱠᱟᱱᱟ ᱚᱱᱟ ᱨᱮᱱᱟᱝ ᱛᱮᱞᱟ ᱦᱚᱸ ᱟᱢ ᱜᱮ ᱢᱮᱱᱫᱚ ᱟᱢ ᱢᱟᱢᱚ ᱟᱡ ᱥᱟᱸᱜᱟᱛ ᱠᱩᱲᱤ ᱫᱚ ᱟᱢ ᱦᱟᱛᱚᱢ ᱢᱮᱱᱫᱚ ᱟᱢ ᱡᱷᱤ ᱛᱚ ᱩᱱᱤᱭᱤᱡ ᱦᱚᱢᱚᱱ ᱛᱮᱫ ᱠᱚᱲᱟ ᱪᱮ ᱠᱩᱲᱤ ᱢᱟ ᱟᱢ ᱜᱮ ᱠᱟᱱᱟᱢ ᱟᱨ ᱢᱤᱫᱴᱟᱹᱝ ᱩᱛᱟᱹᱨ ᱜᱮᱭᱟᱭ ᱮᱱᱠᱷᱟᱱ ᱛᱮᱞᱟ ᱫᱚ ᱟᱢ ᱜᱮᱢ ᱦᱩᱭᱩᱜ ᱠᱟᱱᱟ ᱛᱚ ᱱᱚᱜᱼᱚ ᱱᱚᱝᱠᱟ ᱠᱩᱠᱞᱤ ᱠᱚᱨᱮᱱᱟᱜ ᱛᱮᱞᱟ ᱠᱚᱵᱚᱱ ᱟᱸᱡᱚᱢ ᱠᱮᱜᱼᱟ ᱱᱟᱣᱟ ᱱᱟᱣᱟ ᱠᱩᱠᱞᱤ ᱟᱹᱜᱩ ᱠᱟᱛᱮ ᱱᱚᱣᱟ ᱥᱩᱨ ᱥᱩᱯᱩᱨ ᱨᱮᱱᱟᱜ ᱯᱟᱛᱟ ᱴᱟᱺᱰᱤ ᱠᱚᱨᱮ ᱵᱚᱱ ᱥᱮᱴᱮᱨ ᱦᱤᱡᱩᱜᱼᱟ